ᱛᱚ ᱥᱟᱱᱟᱢ ᱠᱚ ᱟᱨ ᱛᱮᱦᱮᱧ ᱫᱚ ᱱᱟᱜ ᱪᱟᱞᱟᱣ ᱦᱩᱭᱩᱜ ᱠᱟᱱᱟ ᱡᱟᱠᱤ ᱵᱷᱩᱵᱚᱱᱮᱥᱚᱨ ᱥᱢᱟᱨᱴ ᱥᱤᱴᱤ ᱟᱨ ᱥᱢᱟᱨᱴ ᱥᱤᱴᱤ ᱨᱮ ᱟᱸᱡᱚᱢᱚᱜ ᱠᱟᱱᱟ ᱱᱟᱜ ᱨᱚᱛᱷ ᱦᱚᱸ ᱜᱚᱦᱚᱲ ᱦᱩᱭᱩᱜ ᱠᱟᱱᱟ ᱡᱟᱠᱤ ᱨᱟᱛ ᱟᱨ ᱥᱟᱱᱛᱟᱲ ᱠᱚᱜᱮ ᱟᱵᱚ ᱟᱹᱫᱤᱵᱟᱹᱥᱤ ᱠᱚᱜᱮ ᱚᱸᱰᱮ ᱱᱟᱜ ᱠᱚ ᱪᱟᱞᱟᱣ ᱡᱟᱣᱨᱟ ᱟᱠᱟᱱᱟ ᱮᱱᱮᱡ ᱦᱚᱸ ᱱᱟᱜ ᱟᱨ ᱚᱱᱛᱮ ᱨᱮ ᱱᱟᱜ ᱟᱠᱚᱣᱟᱜ ᱴᱚᱞᱟ ᱠᱟᱱᱟ ᱥᱢᱟᱨᱴ ᱥᱤᱴᱤ ᱨᱮ ᱢᱮᱱᱟᱜ ᱟᱠᱟᱫᱼᱟ ᱟᱨ ᱚᱸᱰᱮ ᱜᱮᱞᱮ ᱱᱟᱜ ᱱᱤᱛᱚᱜ ᱫᱚᱞᱮ ᱪᱟᱞᱟᱜ ᱠᱟᱱᱟ

ᱱᱤᱛᱚᱜ ᱫᱚᱞᱮ ᱛᱟᱲᱟᱢ ᱟᱠᱟᱜᱼᱟ ᱦᱮᱸ ᱦᱳᱭᱭᱟ ᱱᱤᱛᱚᱜ ᱞᱮ ᱛᱟᱲᱟᱢ ᱟᱠᱟᱫ ᱜᱮᱭᱟ ᱥᱮᱴᱮᱨᱮᱜᱼᱟ ᱞᱮ ᱱᱟᱦᱟᱜ ᱛᱤᱱ ᱜᱷᱟᱹᱲᱤᱡ ᱨᱮ ᱵᱟᱞᱮ ᱵᱟᱲᱟᱭᱟ ᱱᱟᱦᱟᱜ ᱟᱨ ᱛᱟᱲᱟᱢ ᱟᱠᱟᱫ ᱜᱮᱭᱟᱞᱮ ᱯᱟᱱᱛᱮ ᱯᱟᱱᱛᱮ ᱛᱮᱞᱮ ᱪᱟᱞᱟᱜ ᱠᱟᱱ ᱜᱮᱭᱟ ᱫᱮᱞᱟ ᱵᱚᱱ ᱪᱟᱞᱟᱣ ᱞᱮᱱ ᱜᱮ ᱛᱚ ᱧᱟᱢ ᱫᱚᱞᱮ ᱧᱟᱢ ᱜᱚᱫ ᱟᱠᱟᱫᱼᱟ ᱛᱚ ᱥᱟᱱᱟᱢ ᱠᱚ ᱟᱨ ᱱᱤᱛᱚᱜ ᱫᱚ ᱱᱟᱦᱟᱜ ᱞᱮ ᱠᱟᱹᱴᱤᱡ ᱚᱱᱟ ᱠᱷᱚᱱᱟᱜ ᱧᱩ ᱵᱟᱲᱟ ᱠᱟᱛᱮᱫ ᱮᱲᱟᱣ ᱦᱩᱭᱩᱜᱼᱟ ᱱᱟᱦᱟᱜ ᱮᱱᱮᱡ ᱥᱮᱫ ᱜᱮ ᱟᱨ ᱧᱟᱢ ᱫᱚᱞᱮ ᱧᱟᱢ ᱟᱠᱟᱫ ᱠᱚᱣᱟ ᱪᱟᱞᱟᱜ ᱠᱟᱱᱟ ᱠᱚ ᱱᱟᱦᱟᱜ ᱢᱟᱲᱟᱝ ᱧᱚᱜ ᱨᱮ ᱟᱫᱚ ᱫᱟᱜ ᱠᱚ ᱱᱟᱦᱟᱜ ᱧᱩ ᱵᱟᱲᱟ ᱠᱟᱛᱮᱫ ᱞᱮ ᱪᱟᱞᱟᱣ ᱤᱫᱤᱜᱼᱟ ᱟᱨ ᱫᱮᱞᱟ ᱵᱚ ᱛᱚᱵᱮ ᱚᱱᱟ ᱵᱚᱱ ᱧᱩ ᱪᱟᱵᱟ ᱞᱮᱜᱮ ᱛᱟᱨᱯᱚᱨᱮ ᱰᱟᱭᱨᱮᱠᱴ ᱥᱮᱴᱮᱨ ᱦᱩᱭ ᱯᱚᱨᱮ ᱱᱟᱦᱟᱜ ᱤᱧ ᱮᱛᱚᱦᱚᱵᱟ ᱵᱞᱚᱜᱽ ᱫᱮᱞᱟ ᱵᱚᱱ ᱛᱚᱵᱮ ᱛᱚ ᱱᱤᱛᱚᱜ ᱫᱚ ᱱᱟᱦᱟᱜ ᱞᱮ ᱛᱟᱲᱟᱢ ᱟᱠᱟᱫᱼᱟ ᱟᱨ ᱛᱤᱱ ᱨᱮ ᱞᱮ ᱥᱮᱴᱮᱨᱚᱜ ᱠᱟᱱᱟ ᱱᱟᱦᱟᱜ ᱞᱟᱹᱭᱮᱫ ᱠᱟᱹᱱᱟᱹᱧ ᱟᱨ ᱯᱟᱱᱛᱮ ᱟᱠᱟᱫᱼᱟ ᱞᱮ ᱧᱟᱢ ᱫᱚᱞᱮ ᱧᱟᱢ ᱟᱠᱟᱫᱼᱟ ᱟᱨ ᱛᱟᱲᱟᱢ ᱟᱠᱟᱫ ᱜᱮᱭᱟ ᱞᱮ ᱯᱟᱹᱪᱞᱟᱹ ᱨᱮᱱᱟᱜ ᱠᱚ ᱛᱟᱲᱟᱢ ᱟᱠᱟᱫ ᱜᱮᱭᱟ ᱟᱨ ᱟᱞᱮ ᱨᱮᱱ ᱠᱚᱲᱟ ᱦᱚᱸ ᱱᱩᱠᱩ ᱱᱚᱛᱮ ᱨᱮ ᱧᱮᱞ ᱠᱚᱯᱮ ᱱᱩᱠᱩ ᱱᱚᱛᱮ ᱨᱮ ᱢᱮᱱᱟᱜ ᱟᱠᱟᱫ ᱠᱚᱣᱟ ᱛᱟᱲᱟᱢ ᱟᱠᱟᱫ ᱜᱮᱭᱟ ᱠᱚ ᱟᱨ ᱫᱮᱞᱟ ᱵᱚ ᱛᱚᱵᱮ ᱫᱮᱞᱟ ᱵᱚ ᱛᱚᱵᱮ ᱪᱟᱞᱟᱣ ᱞᱮᱱ ᱜᱮᱵᱚᱱ ᱛᱚ ᱥᱟᱱᱟᱢ ᱠᱚ ᱥᱮᱴᱮᱨ ᱜᱚᱫ ᱟᱠᱟᱱᱟᱞᱮ ᱟᱨ ᱨᱟᱛ ᱠᱚᱠᱚ ᱦᱚᱲ ᱠᱚ ᱪᱟᱹᱞᱩ ᱟᱠᱟᱫᱼᱟ ᱟᱵᱚ ᱥᱟᱱᱛᱟᱲ ᱞᱮᱠᱟᱜᱮ ᱟᱨ ᱫᱮᱞᱟ ᱵᱚ ᱥᱩᱨ ᱥᱮᱫ ᱜᱮᱵᱚᱱ ᱪᱟᱞᱟᱣ ᱞᱮᱱᱜᱮ

ᱛᱚ ᱛᱮᱦᱮᱧ ᱫᱚ ᱱᱟᱜ ᱫᱚᱥᱟᱨ ᱫᱤᱱ ᱠᱟᱱᱟ ᱟᱨ ᱛᱮᱦᱮᱧ ᱫᱚ ᱱᱟᱜ ᱦᱚᱞᱟ ᱫᱚ ᱱᱟᱜ ᱞᱮ ᱦᱮᱡ ᱮᱱᱟ ᱡᱟᱠᱤ ᱵᱟᱨᱚᱴᱟ ᱟᱨ ᱵᱟᱨᱚᱴᱟ ᱨᱮ ᱱᱚᱰᱮ ᱞᱮ ᱚᱲᱟᱜ ᱞᱮ ᱥᱮᱴᱮᱨᱮᱱᱟ ᱟᱨ ᱛᱮᱦᱮᱧ ᱫᱚ ᱱᱟᱜ ᱟᱨ ᱡᱟᱹᱯᱤᱫ ᱵᱟᱲᱟ ᱛᱮᱜᱮ ᱤᱱᱟᱹ ᱜᱩᱴᱟᱹ ᱦᱩᱭᱱᱟ ᱡᱚᱢ ᱵᱟᱲᱟ ᱛᱮᱜᱮ ᱟᱨ ᱛᱮᱦᱮᱧ ᱚᱱᱟ ᱠᱷᱟᱹᱛᱤᱨ ᱤᱧ ᱮᱛᱚᱦᱚᱵᱮᱜᱼᱟ ᱵᱞᱚᱜ ᱟᱨ ᱱᱚᱝᱠᱟᱱ ᱵᱷᱤᱰᱤᱭᱳ ᱧᱮᱞ ᱞᱟᱹᱜᱤᱫ ᱛᱮ ᱥᱟᱵᱥᱠᱨᱟᱭᱤᱵᱽ ᱠᱟᱜ ᱯᱮ ᱢᱟ ᱛᱚᱵᱮ ᱤᱧ ᱯᱟᱥᱴᱟ ᱠᱷᱚᱱ ᱡᱚᱦᱟᱨ ᱜᱮ ᱱᱮᱠᱥᱴ ᱵᱞᱚᱜ ᱨᱮᱵᱚᱱ ᱧᱟᱯᱟᱢᱟ ᱵᱟᱭ ᱵᱟᱭ ᱛᱚᱵᱮ